ᱥᱩᱛᱩᱜ ᱥᱩᱢᱩᱝ ᱡᱤᱣᱤ ᱪᱟᱸᱫᱚ ᱵᱚᱸᱜᱟ ᱛᱷᱩᱢ ᱡᱤᱭᱚᱱ ᱤᱠᱷᱟᱹᱱ ᱱᱚᱶᱟ ᱡᱤᱭᱚᱱ ᱛᱟᱲᱟᱢ ᱰᱟᱦᱟᱨ ᱫᱚ ᱵᱟᱭ ᱥᱚᱦᱚᱡᱽ ᱵᱟᱭ ᱟᱞᱜᱟᱦᱟ ᱱᱤᱡᱮ ᱛᱮᱜᱮ ᱥᱚᱨᱚᱲ ᱥᱚᱦᱚᱡᱽ ᱟᱞᱜᱟ ᱵᱮᱱᱟᱣ ᱛᱮ ᱯᱟᱜᱽᱲᱟᱣᱟ ᱪᱮᱫ ᱪᱤᱱᱦᱟᱹᱣ ᱠᱟᱛᱮ ᱥᱟᱦᱟ ᱛᱟᱦᱟᱣ ᱠᱟᱛᱮ ᱟᱨ ᱛᱤᱱᱟᱹᱜ ᱜᱟᱱ ᱠᱟᱛᱷᱟ ᱠᱚᱫᱚ ᱦᱤᱲᱤᱧ ᱦᱮᱲᱟ ᱜᱤᱰᱤ ᱠᱟᱛᱮ᱾ ᱡᱤᱭᱚᱱ ᱛᱟᱲᱟᱢ ᱰᱟᱦᱟᱨ ᱫᱚ ᱟᱬᱜᱚ ᱨᱟᱠᱟᱵ ᱫᱟᱨᱥᱟᱝ ᱰᱤᱲᱦᱟᱹ ᱜᱮᱭᱟ᱾ ᱛᱤᱱ ᱡᱷᱚᱜ ᱪᱟᱲ ᱪᱟᱲ ᱥᱤᱛᱩᱝ ᱟᱸᱴ ᱛᱚ ᱛᱤᱱ ᱡᱷᱚᱜ ᱰᱤᱜᱽ ᱰᱤᱜᱽ ᱛᱮᱨᱫᱮᱡ ᱢᱟᱨᱥᱟᱞ ᱞᱮᱠᱟ ᱡᱤᱭᱟᱹᱲ ᱱᱟᱯᱟᱭ᱾ ᱱᱚᱶᱟ ᱰᱟᱦᱟᱨ ᱨᱮ ᱟᱹᱰᱤ ᱦᱚᱲ ᱥᱟᱶ ᱧᱮᱯᱮᱞ ᱧᱟᱯᱟᱢ ᱩᱯᱨᱩᱢ ᱦᱩᱭᱩᱜᱼᱟ᱾ ᱢᱟᱭᱟᱢ ᱥᱟᱹᱜᱟᱹᱭ ᱨᱩᱯ ᱛᱮ, ᱯᱮᱲᱟ ᱦᱚᱲ ᱨᱩᱯ ᱛᱮ ᱟᱨ ᱜᱮ ᱜᱟᱛᱮ ᱡᱚᱴᱟᱣ ᱨᱩᱯ ᱛᱮ᱾ ᱟᱢ ᱚᱠᱚᱭ ᱮᱢ ᱠᱩᱥᱤ ᱟᱭᱟ ᱩᱱᱤ ᱦᱩᱭᱛᱚ ᱟᱢ ᱵᱟᱭ ᱠᱩᱥᱤ ᱟᱢ ᱠᱷᱟᱹᱛᱤᱨ ᱟᱢᱟᱜ ᱫᱩᱠ ᱥᱚᱢᱚᱭ ᱨᱮ ᱵᱟᱭ ᱥᱩᱨᱩᱜᱼᱟ᱾ ᱤᱠᱷᱟᱹᱱ ᱟᱢ ᱚᱠᱚᱭᱮ ᱠᱩᱥᱤᱭᱟᱢᱟ ᱩᱱᱤ ᱫᱚ ᱵᱤᱱ ᱦᱚᱦᱚ ᱛᱮ ᱨᱮᱦᱚᱸ ᱟᱢᱟᱜ ᱫᱩᱠ ᱠᱚᱥᱴᱚ ᱨᱮ ᱥᱩᱨ ᱠᱟᱛᱮ ᱜᱚᱲᱚ ᱥᱚᱦᱚᱫ ᱢᱮᱭᱟᱭ᱾ ᱚᱱᱟ ᱪᱮᱠᱟ ᱫᱩᱠ ᱢᱩᱦᱤᱢ ᱵᱮᱲᱟ ᱨᱮ ᱚᱠᱚᱭ ᱛᱤᱸᱜᱩᱱᱟᱭ, ᱜᱚᱲᱚ ᱥᱚᱦᱚᱫ ᱢᱮᱭᱟᱭ ᱩᱱᱤ ᱥᱟᱨᱦᱟᱣ ᱫᱚ ᱛᱤᱥ ᱨᱮᱦᱚᱸ ᱟᱞᱚᱢ ᱦᱤᱲᱤᱧᱟ᱾ ᱩᱱᱤ ᱥᱟᱶ ᱫᱟᱜᱟᱵᱟᱹᱡᱽ ᱟᱞᱚᱢ ᱠᱟᱹᱢᱤᱭᱟ᱾ ᱩᱱᱤᱭᱟᱜ ᱵᱚᱨᱥᱟ ᱟᱞᱚᱢ ᱨᱚᱪᱚᱫ ᱨᱟᱹᱯᱩᱫᱟ ᱪᱮᱫᱟᱜ ᱥᱮ ᱵᱚᱨᱥᱟ ᱯᱟᱹᱛᱭᱟᱹᱣ ᱨᱮᱜᱮ ᱥᱟᱹᱜᱟᱹᱭ ᱫᱚ ᱛᱚᱞ ᱛᱚᱯᱚᱞ ᱫᱚᱲᱦᱚᱜᱼᱟ᱾ ᱡᱤᱭᱚᱱ ᱛᱟᱲᱟᱢ ᱰᱟᱦᱟᱨ ᱨᱮ ᱵᱟᱹᱲᱛᱤ ᱟᱹᱰᱤ ᱰᱷᱮᱨ ᱪᱮᱫ ᱦᱚᱸ ᱵᱟᱝ ᱟᱥᱟ ᱠᱟᱛᱮ ᱠᱷᱟᱹᱞᱤ ᱛᱟᱭᱚᱢᱟᱜ ᱯᱟᱹᱦᱩᱲᱟᱹ ᱞᱟᱯᱷᱟᱝ ᱠᱷᱚᱱ ᱢᱟᱲᱟᱝᱟᱜ ᱯᱟᱹᱦᱩᱲᱟᱹ ᱞᱟᱯᱷᱟᱝ ᱱᱟᱯᱟᱭ ᱚᱪᱚ ᱞᱟᱹᱜᱤᱫ ᱨᱤᱠᱟᱹ ᱜᱮ ᱞᱟᱹᱠᱛᱤᱭᱟ ᱤᱱᱟᱹᱜ ᱠᱷᱟᱱ ᱜᱮ ᱡᱟᱹᱱᱩᱢ ᱡᱷᱟᱹᱱᱴᱤ ᱡᱟᱸᱜᱮ ᱟᱡ ᱟᱡ ᱛᱮᱜᱮ ᱯᱷᱟᱫᱟ ᱥᱟᱦᱟ ᱥᱟᱺᱜᱤᱧ ᱤᱫᱤᱜᱼᱟ ᱛᱟᱲᱟᱢ ᱦᱚᱨ ᱰᱟᱦᱟᱨ ᱠᱷᱚᱱ᱾ ᱟᱸᱡᱚᱢ ᱟᱛᱮᱱ ᱞᱮ ᱮᱱᱟᱝ ᱜᱮ ᱱᱟᱣᱟ ᱱᱟᱣᱟ ᱠᱟᱛᱷᱟ ᱫᱚ ᱪᱮᱫ ᱪᱮᱫᱼᱟ᱾ ᱨᱚᱨᱚᱲ ᱢᱟ ᱡᱚᱛᱚ ᱦᱚᱲ ᱜᱮᱠᱚ ᱫᱟᱲᱮᱭᱟᱜᱼᱟ᱾ ᱤᱠᱷᱟᱹᱱ ᱚᱱᱟ ᱨᱚᱲ ᱠᱟᱛᱷᱟ ᱛᱮ ᱚᱠᱚᱭᱟᱜ ᱢᱚᱱᱮ ᱨᱮ ᱫᱩᱠ ᱠᱚᱥᱴᱚ ᱵᱟᱝ ᱮᱢ ᱚᱪᱚ ᱫᱚ ᱮᱠᱟᱞ ᱱᱤᱡᱚᱨᱟᱜ ᱛᱤ ᱨᱮ᱾ ᱡᱤᱭᱚᱱ ᱨᱮᱱᱟᱝ ᱛᱤ ᱵᱟᱹᱱᱩᱜ ᱟᱱᱟᱝ ᱮᱱ ᱦᱚᱸ ᱢᱤᱢᱤᱫ ᱫᱷᱟᱹᱣ ᱚᱱᱠᱟ ᱪᱮᱫ ᱴᱟᱜ ᱟᱫᱚ ᱡᱤᱵᱚᱱ ᱵᱷᱩᱨ ᱦᱟᱹᱥᱩ ᱛᱟᱦᱮᱸ ᱩᱛᱟᱹᱨᱚᱜᱼᱟ᱾ ᱵᱟᱝ ᱦᱤᱲᱤᱧᱚᱜᱼᱟ᱾ ᱠᱩᱥᱤ ᱨᱟᱹᱥᱠᱟᱹ ᱥᱩᱠ ᱥᱟᱹᱱᱛᱤ ᱠᱚᱭ ᱨᱮᱡ ᱪᱷᱟᱜᱲᱟᱣᱟ᱾ ᱱᱚᱶᱟ ᱥᱩᱠ ᱥᱟᱹᱱᱛᱤ ᱫᱚ ᱥᱮᱛᱟᱜ ᱵᱮᱲᱟ ᱪᱟᱸᱫᱚᱣᱟᱜ ᱛᱟᱨᱟᱥ ᱞᱮᱠᱟ ᱠᱚᱭ ᱠᱤᱨᱤᱧ ᱛᱮ ᱫᱚ ᱵᱟᱝ ᱧᱟᱢᱚᱜᱼᱟ᱾ ᱮᱵᱷᱮᱱ ᱪᱮᱸᱜᱷᱟ ᱯᱷᱟᱸᱰᱜᱟᱨ ᱞᱮᱱ ᱠᱷᱟᱱ ᱜᱮ ᱧᱟᱢᱚᱜᱼᱟ᱾ ᱟᱢᱮᱢ ᱟᱹᱬᱛᱤ ᱦᱟᱹᱴᱤᱧ ᱞᱮᱠᱷᱟᱱ ᱜᱮᱢ ᱟᱛᱟᱝ ᱫᱟᱲᱮᱭᱟᱜᱼᱟ᱾ ᱡᱤᱵᱚᱱ ᱨᱮ ᱢᱤᱢᱤᱫ ᱫᱷᱟᱣ ᱟᱺᱜᱤᱵᱷᱟᱨ ᱦᱟᱛᱟᱣ ᱛᱮ ᱯᱟᱲᱟᱣᱟ᱾ ᱢᱟᱲᱟᱝ ᱫᱚ ᱢᱩᱥᱠᱤᱞ ᱜᱮ ᱵᱩᱡᱷᱟᱹᱣᱜ ᱨᱮᱦᱚᱸ ᱪᱷᱩᱴᱟᱹᱣ ᱞᱮᱱ ᱠᱷᱟᱱ ᱠᱮᱨᱮᱢᱮᱴᱮ ᱵᱟᱹᱲᱭᱟᱹᱛ ᱮᱢ ᱠᱟᱹᱢᱤ ᱯᱩᱨᱟᱹᱣ ᱜᱮᱭᱟ ᱟᱨ ᱚᱸᱰᱮ ᱠᱷᱚᱱᱟᱜ ᱟᱹᱰᱤ ᱜᱟᱱ ᱡᱤᱱᱤᱥ ᱪᱮᱫ ᱪᱮᱫᱼᱟ ᱡᱟᱦᱟᱸ ᱫᱚ ᱟᱜᱟᱢ ᱫᱟᱨᱟᱢ ᱫᱟᱨᱟᱭ ᱥᱚᱢᱚᱭ ᱨᱮ ᱠᱟᱹᱢᱤ ᱨᱮ ᱦᱤᱡᱩᱜᱼᱟ᱾ ᱥᱚᱢᱚᱭ ᱫᱚᱭ ᱢᱮᱱᱟ ᱱᱤᱛ ᱟᱜ ᱚᱠᱛᱚ ᱟᱨ ᱫᱩᱥᱨᱟᱹ ᱫᱚ ᱵᱟᱭ ᱨᱩᱣᱟᱹᱲ ᱦᱤᱡᱩᱜᱼᱟ᱾ ᱚᱠᱛᱚ ᱱᱤᱡᱮ ᱦᱚᱸ ᱵᱟᱭ ᱵᱟᱰᱟᱭ ᱠᱟᱜᱼᱟ ᱪᱮ ᱟᱢ ᱫᱚ ᱦᱟᱸᱜ ᱟᱨ ᱢᱤᱫ ᱜᱷᱟᱹᱲᱤᱠ ᱛᱟᱭᱚᱢ ᱨᱟᱜ ᱪᱮ ᱞᱟᱸᱫᱟ ᱚᱪᱚ ᱢᱮᱭᱟᱭ᱾ ᱨᱮᱸᱜᱮᱡ ᱠᱷᱚᱱ ᱮ ᱠᱤᱥᱟᱹᱬ ᱢᱮᱭᱟ ᱪᱮ ᱨᱟᱡᱟ ᱠᱷᱚᱱ ᱮ ᱯᱚᱨᱡᱟ ᱢᱮᱭᱟ᱾ ᱚᱱᱟᱛᱮ ᱡᱤᱭᱚᱱ ᱠᱷᱟᱸᱰᱟᱣ ᱥᱟᱱᱟᱭᱮᱫ ᱢᱮᱠᱷᱟᱱ ᱱᱤᱛ ᱜᱮ ᱠᱩᱥᱤ ᱨᱟᱹᱥᱠᱟᱹ ᱨᱚᱢᱚᱡᱽ ᱢᱮ᱾ ᱠᱚᱱᱚ ᱞᱮᱠᱟ ᱛᱮᱦᱚᱸ ᱱᱚᱶᱟ ᱱᱤᱛ ᱟᱜ ᱚᱠᱛᱚ ᱫᱚ ᱟᱨ ᱫᱷᱤᱱᱟᱹ ᱦᱟᱹᱨᱤᱡ ᱫᱚ ᱵᱟᱭ ᱛᱤᱸᱜᱩ ᱴᱟᱨᱦᱟᱣ ᱫᱟᱲᱮᱭᱟᱜᱼᱟ᱾ ᱚᱠᱛᱚ ᱟᱜ ᱢᱮᱫ ᱢᱟᱨᱥᱟᱞ ᱵᱟᱹᱱᱩᱜ ᱟᱱᱟᱝ ᱤᱠᱷᱟᱹᱱ ᱟᱹᱰᱤ ᱜᱟᱱ ᱡᱤᱱᱤᱥ ᱩᱫᱩᱜ ᱫᱮᱜᱠᱷᱟᱣ ᱟᱭ᱾ ᱟᱹᱰᱤ ᱦᱚᱲ ᱥᱤᱵᱤᱞ ᱥᱤᱵᱤᱞ ᱠᱚ ᱠᱟᱛᱷᱟ ᱢᱮ ᱨᱮᱦᱚᱸ ᱚᱠᱚᱭ ᱫᱚ ᱥᱟᱹᱨᱤᱛᱮ ᱥᱤᱵᱤᱞ ᱟᱢᱟᱭ ᱚᱱᱟ ᱫᱚ ᱚᱠᱛᱚ ᱜᱮ ᱢᱤᱫ ᱫᱤᱱ ᱦᱤᱞᱚᱜ ᱞᱟᱹᱭ ᱩᱫᱩᱜ ᱥᱚᱫᱚᱨ ᱟᱢᱟᱭ᱾ ᱡᱚᱛᱚ ᱧᱩᱛ ᱧᱤᱫᱟᱹᱭ ᱛᱟᱺᱜᱤ ᱛᱟᱬᱟᱜ ᱠᱟᱜᱼᱟ ᱪᱚᱠ ᱪᱚᱠ ᱨᱤᱞᱟᱹᱢᱟᱞᱟ ᱟᱸᱜᱟ ᱢᱟᱨᱥᱟᱞ ᱥᱮᱛᱟᱜ᱾ ᱡᱚᱛᱚ ᱡᱚᱨᱚᱜ ᱢᱮᱫ ᱫᱟᱜ ᱡᱚᱫ ᱛᱟᱭᱚᱢ ᱛᱟᱭᱚᱢ ᱛᱮ ᱠᱷᱟᱱ ᱢᱩᱞᱩᱡ ᱢᱟᱪᱷᱟ ᱞᱟᱸᱫᱟᱭ ᱚᱯᱮᱞ ᱥᱚᱫᱚᱨᱟ ᱢᱮᱫᱦᱟ ᱨᱮ᱾ ᱴᱷᱤᱠ ᱚᱱᱠᱟ ᱜᱮ ᱛᱚᱦᱚᱫ ᱟᱫᱷᱲᱟᱣ ᱵᱟᱡᱟᱣ ᱞᱮᱱ ᱮᱱᱟᱝ ᱜᱮ ᱯᱟᱱᱛᱮ ᱯᱟᱸᱡᱟ ᱧᱟᱢᱚᱜᱼᱟ ᱱᱟᱣᱟ ᱱᱟᱯᱟᱭᱟᱜ ᱡᱤᱭᱚᱱ ᱛᱟᱲᱟᱢ ᱰᱟᱦᱟᱨ᱾ ᱱᱚᱣᱟ ᱩᱫᱽᱜᱟᱹᱣ ᱟᱲᱟᱝ ᱡᱩᱫᱤ ᱱᱟᱥᱮᱱᱟᱜ ᱨᱮᱦᱚᱸ ᱵᱚᱱ ᱠᱩᱥᱤᱭᱟᱫᱼᱟ ᱮᱱᱠᱷᱟᱱ ᱞᱟᱭᱤᱠ, ᱥᱮᱭᱟᱨ, ᱠᱚᱢᱮᱱᱴᱥ ᱟᱨ ᱥᱚᱥᱠᱨᱟᱭᱤᱵᱽ ᱛᱟᱨᱟ ᱠᱟᱜ ᱢᱟ ᱵᱚ᱾ ᱫᱟᱢᱟᱱ ᱚᱠᱛᱚ ᱠᱷᱮᱢᱟᱣ ᱠᱟᱛᱮ ᱵᱷᱤᱰᱤᱭᱳ ᱧᱮᱞ ᱥᱟᱸᱜᱮ ᱟᱠᱟᱫ ᱠᱷᱟᱹᱛᱤᱨ ᱟᱭᱢᱟ ᱟᱭᱢᱟ ᱥᱟᱨᱦᱟᱣ᱾